ᱡᱚᱦᱟᱨ ᱜᱮ ᱥᱟᱱᱟᱢ ᱠᱚ ᱛᱮᱦᱮᱧ ᱫᱚᱵᱚᱱ ᱧᱮᱞᱟ ᱥᱟᱱᱛᱟᱲᱤ ᱯᱨᱮᱠᱴᱤᱠ ᱥᱮᱴ ᱯᱮᱯᱟᱨ ᱚᱣᱟᱱ ᱨᱮᱱᱟᱜ ᱠᱩᱠᱞᱤ ᱟᱨ ᱞᱟᱹᱱᱟᱹᱭ ᱠᱚ ᱟᱨ ᱱᱚᱣᱟ ᱨᱮᱫᱚ ᱡᱮ ᱯᱤ ᱮᱥ ᱥᱤ ᱡᱮ ᱮᱥ ᱮᱥ ᱥᱤ ᱭᱩ ᱯᱤ ᱮᱥ ᱥᱤ ᱱᱮᱴ ᱡᱮᱠ ᱟᱨ ᱮᱴᱟᱜ ᱠᱚᱢᱯᱤᱴᱤᱥᱚᱱ ᱮᱠᱡᱟᱢ ᱠᱚ ᱞᱟᱹᱜᱤᱫ ᱦᱚᱸ ᱥᱟᱯᱲᱟᱣ ᱟᱠᱟᱱᱟ ᱛᱚᱵᱮ ᱫᱮᱞᱟ ᱵᱚᱱ ᱮᱛᱚᱦᱚᱵ ᱞᱮᱜᱮ ᱪᱮᱫ ᱞᱮᱠᱟ ᱠᱩᱠᱞᱤ ᱟᱨ ᱞᱟᱹᱱᱟᱹᱭ ᱠᱚ ᱢᱮᱱᱟᱜᱼᱟ᱾ ᱮᱠ ᱱᱚᱢᱵᱚᱨ ᱠᱩᱠᱞᱤ, ᱦᱟᱯᱲᱟᱢ ᱠᱚᱣᱟᱜ ᱠᱟᱛᱷᱟ ᱞᱮᱠᱟᱛᱮ ᱠᱟᱥᱤ ᱴᱟᱺᱰᱤ ᱫᱚ ᱚᱠᱟ ᱨᱮ ᱛᱟᱦᱮᱸ ᱠᱟᱱᱟ? ᱪᱟᱹᱭ ᱪᱟᱢᱯᱟ ᱨᱮ ᱥᱮ ᱵᱟᱫᱚᱞᱤ ᱨᱮ ᱥᱮ ᱥᱟᱥᱟᱝ ᱵᱮᱲᱟ ᱨᱮ ᱥᱮ ᱦᱤᱦᱤᱲᱤ ᱯᱤᱯᱤᱲᱤ ᱨᱮ? ᱱᱚᱣᱟ ᱨᱮᱱᱟᱜ ᱞᱟᱹᱱᱟᱹᱭ, ᱥᱤ, ᱥᱟᱥᱟᱝ ᱵᱮᱲᱟ ᱨᱮ᱾ ᱫᱩ ᱱᱚᱢᱵᱚᱨ ᱠᱩᱠᱞᱤ, ᱥᱟᱱᱛᱟᱲᱤ ᱯᱟᱹᱨᱥᱤ ᱫᱚ ᱚᱠᱟ ᱯᱟᱹᱨᱥᱤ ᱠᱷᱚᱱ ᱦᱟᱹᱴᱤᱧ ᱟᱠᱟᱱᱟ? ᱢᱩᱱᱰᱟ ᱯᱟᱹᱨᱥᱤ ᱠᱷᱚᱱ ᱥᱮ ᱩᱲᱤᱭᱟᱹ ᱯᱟᱹᱨᱥᱤ ᱠᱷᱚᱱ ᱥᱮ ᱜᱚᱣᱰᱤ ᱯᱟᱹᱨᱥᱤ ᱠᱷᱚᱱ ᱥᱮ ᱱᱚᱣᱟ ᱠᱚ ᱢᱩᱫᱽ ᱨᱮ ᱚᱠᱟ ᱦᱚᱸ ᱵᱟᱝ? ᱱᱚᱣᱟ ᱨᱮᱱᱟᱜ ᱞᱟᱹᱱᱟᱹᱭ, ᱮ, ᱢᱩᱱᱰᱟ ᱯᱟᱹᱨᱥᱤ ᱠᱷᱚᱱ᱾ ᱛᱤᱱ ᱱᱚᱢᱵᱚᱨ ᱠᱩᱠᱞᱤ, ᱥᱚᱝᱥᱟᱨ ᱯᱷᱮᱫᱽ ᱜᱟᱭᱟᱱ ᱯᱩᱛᱷᱤ ᱚᱠᱚᱭᱮ ᱚᱞ ᱟᱠᱟᱫᱟ? ᱥᱟᱨᱫᱟ ᱯᱨᱚᱥᱟᱫᱽ ᱠᱤᱥᱠᱩ ᱥᱮ ᱥᱟᱫᱷᱩ ᱨᱟᱢᱪᱟᱸᱫᱽ ᱢᱩᱨᱢᱩ ᱥᱮ ᱠᱨᱤᱥᱱᱚ ᱪᱚᱸᱫᱽᱨᱚ ᱴᱩᱰᱩ ᱥᱮ ᱯᱚᱸᱰᱤᱛ ᱨᱟᱜᱷᱩᱱᱟᱛᱷ ᱢᱩᱨᱢᱩ? ᱱᱚᱣᱟ ᱨᱮᱱᱟᱜ ᱞᱟᱹᱱᱟᱹᱭ ᱵᱤ, ᱥᱟᱫᱷᱩ ᱨᱟᱢᱪᱟᱸᱫᱽ ᱢᱩᱨᱢᱩ᱾ ᱪᱟᱨ ᱱᱚᱢᱵᱚᱨ ᱠᱩᱠᱞᱤ, ᱥᱟᱱᱛᱟᱲ ᱦᱩᱞ ᱫᱚ ᱚᱠᱟ ᱥᱟᱞ ᱨᱮ ᱦᱩᱭ ᱞᱮᱱᱟ?

ᱥᱮ ᱰᱤᱵᱟᱹ ᱠᱤᱥᱩᱱ ᱱᱚᱣᱟ ᱨᱮᱱᱟᱜ ᱞᱟᱹᱱᱟᱹᱭ ᱮ ᱵᱤᱨᱥᱟ ᱢᱩᱱᱰᱟ᱾ ᱪᱷᱚ ᱱᱚᱢᱵᱚᱨ ᱠᱩᱠᱞᱤ ᱦᱟᱥᱟ ᱟᱨ ᱵᱷᱟᱥᱟ ᱫᱚ ᱪᱮᱫ ᱯᱩᱛᱷᱤ ᱠᱟᱱᱟ? ᱥᱮᱨᱮᱧ ᱯᱩᱛᱷᱤ ᱥᱮ ᱜᱟᱭᱟᱱ ᱯᱩᱛᱷᱤ ᱥᱮ ᱠᱟᱹᱦᱱᱤ ᱯᱩᱛᱷᱤ ᱥᱮ ᱚᱱᱚᱞ ᱯᱩᱛᱷᱤ? ᱱᱚᱣᱟ ᱨᱮᱱᱟᱜ ᱞᱟᱹᱱᱟᱹᱭ ᱵᱤ ᱜᱟᱭᱟᱱ ᱯᱩᱛᱷᱤ᱾ ᱥᱟᱛ ᱱᱚᱢᱵᱚᱨ ᱠᱩᱠᱞᱤ, ᱥᱩᱛᱟᱹᱢ ᱴᱟᱺᱰᱤ ᱥᱮ ᱜᱤᱯᱤᱛᱤᱡ ᱴᱷᱟᱶ ᱨᱮ ᱞᱟᱸᱜᱟ ᱨᱟᱲᱮᱡ ᱪᱮᱫ ᱮᱱᱮᱡ ᱠᱚ ᱮᱱᱮᱡᱟ? ᱫᱚᱸᱜᱮᱲ ᱮᱱᱮᱡ ᱥᱮ ᱰᱟᱱᱴᱷᱟ ᱮᱱᱮᱡ ᱥᱮ ᱞᱟᱜᱽᱲᱮ ᱮᱱᱮᱡ ᱥᱮ ᱵᱟᱦᱟ ᱮᱱᱮᱡ? ᱱᱚᱣᱟ ᱨᱮᱱᱟᱜ ᱞᱟᱹᱱᱟᱹᱭ, ᱮ, ᱫᱚᱸᱜᱮᱲ ᱮᱱᱮᱡ᱾ ᱟᱴ ᱱᱚᱢᱵᱚᱨ ᱠᱩᱠᱞᱤ, ᱫᱩᱞᱟᱹᱲ ᱫᱟᱨᱦᱟ ᱫᱚ ᱪᱮᱫ ᱞᱮᱠᱟᱱ ᱯᱩᱛᱷᱤ ᱠᱟᱱᱟ? ᱜᱟᱭᱟᱱ ᱯᱩᱛᱷᱤ ᱥᱮ ᱱᱟᱜᱟᱢ ᱯᱩᱛᱷᱤ ᱥᱮ ᱜᱟᱜᱟᱢ ᱯᱩᱛᱷᱤ ᱥᱮ ᱚᱱᱚᱞ ᱯᱩᱛᱷᱤ ᱱᱚᱣᱟ ᱨᱮᱱᱟᱜ ᱞᱟᱹᱱᱟᱹᱭ ᱥᱤ ᱜᱟᱜᱟᱢ ᱯᱩᱛᱷᱤ ᱱᱚ ᱱᱚᱢᱵᱚᱨ ᱠᱩᱠᱞᱤ ᱢᱟᱱᱣᱟ ᱡᱟᱹᱛᱤ ᱨᱮ ᱚᱠᱟ ᱫᱷᱚᱨᱚᱢ ᱨᱤᱱ ᱦᱚᱲ ᱠᱚᱫᱚ ᱠᱚ ᱥᱤᱠᱷᱟᱹ ᱠᱷᱚᱫᱟᱜᱼᱟ? ᱦᱤᱱᱫᱩ ᱫᱷᱚᱨᱚᱢ ᱥᱮ ᱥᱟᱨᱱᱟ ᱫᱷᱚᱨᱚᱢ ᱥᱮ ᱥᱤᱠᱷ ᱫᱷᱚᱨᱚᱢ ᱥᱮ ᱤᱥᱟᱭ ᱫᱷᱚᱨᱚᱢ? ᱱᱚᱣᱟ ᱨᱮᱱᱟᱜ ᱞᱟᱹᱱᱟᱹᱭ, ᱵᱤ, ᱥᱟᱨᱱᱟ ᱫᱷᱚᱨᱚᱢ᱾ ᱫᱚᱥ ᱱᱚᱢᱵᱚᱨ ᱠᱩᱠᱞᱤ, ᱠᱚᱸᱪᱮ ᱠᱟᱲᱵᱟ ᱜᱟᱭᱟᱱ ᱯᱩᱛᱷᱤ ᱫᱚ ᱚᱠᱚᱭ ᱮ ᱚᱞ ᱟᱠᱟᱫᱟ? ᱥᱚᱞᱮᱢᱚᱱ ᱢᱩᱨᱢᱩ ᱥᱮ ᱰᱚᱢᱟᱱ ᱦᱟᱸᱥᱫᱟᱜ ᱥᱮ ᱠᱷᱮᱨᱣᱟᱞ ᱥᱚᱨᱮᱱ ᱥᱮ ᱱᱚᱨᱮᱱ ᱵᱮᱥᱨᱟ? ᱱᱚᱣᱟ ᱨᱮᱱᱟᱜ ᱞᱟᱹᱱᱟᱹᱭ, ᱮ, ᱥᱚᱞᱮᱢᱚᱱ ᱢᱩᱨᱢᱩ᱾ ᱮᱜᱟᱨᱚ ᱱᱚᱢᱵᱚᱨ ᱠᱩᱠᱞᱤ, ᱜᱟᱭᱟᱱ ᱵᱟᱰᱚᱦᱤ ᱫᱚ ᱚᱠᱚᱭ ᱵᱚᱱ ᱢᱮᱛᱟᱭ ᱠᱟᱱᱟ? ᱥᱚᱞᱮᱢᱚᱱ ᱢᱩᱨᱢᱩ ᱥᱮ ᱯᱚᱱᱰᱤᱛ ᱨᱟᱜᱷᱩᱱᱟᱛᱷ ᱢᱩᱨᱢᱩ ᱥᱮ ᱠᱷᱮᱨᱣᱟᱞ ᱥᱚᱨᱮᱱ ᱥᱮ ᱥᱟᱫᱷᱩ ᱨᱟᱢᱪᱟᱸᱫᱽ ᱢᱩᱨᱢᱩ? ᱱᱚᱣᱟ ᱨᱮᱱᱟᱜ ᱞᱟᱹᱱᱟᱹᱭ ᱵᱤ, ᱯᱚᱱᱰᱤᱛ ᱨᱟᱜᱷᱩᱱᱟᱛᱷ ᱢᱩᱨᱢᱩ᱾ ᱵᱟᱨᱚ ᱱᱚᱢᱵᱚᱨ ᱠᱩᱠᱞᱤ, ᱦᱚᱲ ᱦᱚᱯᱚᱱ ᱠᱚ ᱦᱟᱨᱟᱨᱟᱛᱟ ᱠᱷᱚᱱ ᱚᱠᱟ ᱥᱮᱫ ᱠᱚ ᱥᱮᱱ ᱞᱮᱱᱟ? ᱪᱤᱛᱨᱤ ᱫᱷᱩᱛᱩ ᱛᱮ ᱥᱮ ᱥᱟᱥᱟᱝ ᱵᱮᱲᱟ ᱛᱮ ᱥᱮ ᱠᱷᱚᱡᱽ ᱠᱟᱢᱟᱱ ᱛᱮ ᱥᱮ ᱪᱟᱹᱭ ᱪᱟᱢᱯᱟ ᱛᱮ ᱱᱚᱣᱟ ᱨᱮᱱᱟᱜ ᱞᱟᱹᱱᱟᱹᱭ ᱵᱤ ᱥᱟᱥᱟᱝ ᱵᱮᱲᱟ ᱛᱮ ᱛᱮᱨᱚ ᱱᱚᱢᱵᱚᱨ ᱠᱩᱠᱞᱤ ᱥᱟᱱᱛᱟᱲᱤ ᱥᱟᱶᱦᱮᱫ ᱨᱮ ᱯᱚᱨᱛᱷᱚᱢ ᱠᱟᱹᱦᱱᱤ ᱫᱚ ᱚᱠᱚᱭ ᱮ ᱚᱞ ᱟᱠᱟᱫᱟ ᱱᱟᱨᱟᱭᱚᱱ ᱥᱚᱨᱮᱱ ᱥᱮ ᱠᱮᱵᱚᱞ ᱨᱟᱢ ᱥᱚᱨᱮᱱ ᱥᱮ ᱪᱩᱱᱠᱩᱨᱟᱢ ᱴᱩᱰᱩ ᱥᱮ ᱴᱷᱟᱠᱩᱨ ᱯᱨᱚᱥᱟᱫᱽ ᱢᱩᱨᱢᱩ ᱱᱚᱣᱟ ᱨᱮᱱᱟᱜ ᱞᱟᱹᱱᱟᱹᱭ ᱥᱤ ᱪᱩᱱᱠᱩᱨᱟᱢ ᱴᱩᱰᱩ ᱪᱳᱫᱽᱫᱚ ᱱᱚᱢᱵᱚᱨ ᱠᱩᱠᱞᱤ ᱛᱤᱞᱠᱟᱹ ᱢᱟᱹᱡᱷᱤ ᱫᱚ ᱪᱮᱫ ᱫᱟᱨᱮ ᱨᱮᱠᱚ ᱯᱷᱟᱹᱥᱤ ᱞᱮᱫᱮᱭᱟ ᱡᱚᱡᱚ ᱫᱟᱨᱮ ᱨᱮ ᱥᱮ ᱵᱟᱲᱮ ᱫᱟᱨᱮ ᱨᱮ ᱥᱮ ᱱᱤᱢ ᱫᱟᱨᱮ ᱨᱮ ᱥᱮ ᱦᱮᱸᱥᱟᱜ ᱫᱟᱨᱮ ᱨᱮ ᱱᱚᱣᱟ ᱨᱮᱱᱟᱜ ᱞᱟᱹᱱᱟᱹᱭ ᱵᱤ ᱵᱟᱲᱮ ᱫᱟᱨᱮ ᱨᱮ ᱯᱚᱱᱫᱽᱨᱚ ᱱᱚᱢᱵᱚᱨ ᱠᱩᱠᱞᱤ, ᱛᱮᱞᱠᱩᱯᱤ ᱜᱟᱹᱭᱟᱹ ᱜᱷᱟᱴ ᱚᱠᱟ ᱡᱤᱞᱟ ᱨᱮ ᱢᱮᱱᱟᱜᱼᱟ? ᱯᱩᱨᱩᱞᱤᱭᱟ ᱡᱤᱞᱟ ᱨᱮ ᱥᱮ ᱵᱳᱠᱟᱨᱳ ᱡᱤᱞᱟ ᱨᱮ ᱥᱮ ᱨᱟᱸᱪᱤ ᱡᱤᱞᱟ ᱨᱮ ᱥᱮ ᱯᱩᱨᱵᱤ ᱥᱤᱝᱵᱷᱩᱢ ᱡᱤᱞᱟ ᱨᱮ? ᱱᱚᱣᱟ ᱨᱮᱱᱟᱜ ᱞᱟᱹᱱᱟᱹᱭ, ᱮ, ᱯᱩᱨᱩᱞᱤᱭᱟ ᱡᱤᱞᱟ ᱨᱮ᱾ ᱱᱚᱣᱟ ᱵᱷᱤᱰᱤᱭᱳ ᱧᱮᱞ ᱠᱟᱛᱮ ᱪᱮᱫ ᱞᱮᱠᱟ ᱯᱮ ᱵᱩᱡᱷᱟᱹᱣ ᱠᱮᱫᱼᱟ ᱠᱚᱢᱮᱱᱴ ᱠᱟᱛᱮ ᱯᱮ ᱞᱟᱹᱭᱟ ᱥᱟᱶᱛᱮ ᱞᱟᱭᱤᱠ ᱯᱮ ᱥᱮᱭᱟᱨ ᱯᱮ ᱟᱨ ᱱᱚᱣᱟ ᱪᱮᱱᱮᱞ ᱨᱮᱯᱮ ᱱᱟᱣᱟ ᱜᱮ ᱠᱷᱟᱱ ᱱᱚᱣᱟ ᱪᱮᱱᱮᱞ ᱥᱟᱵᱥᱠᱨᱟᱭᱤᱵ ᱠᱟᱛᱮ ᱚᱱᱟ ᱛᱚᱸᱜᱮ ᱨᱮᱱᱟᱜ ᱜᱷᱟᱱᱴᱟ ᱵᱚᱴᱚᱱ ᱦᱚᱸ ᱫᱟᱵᱟᱣ ᱛᱟᱵᱚᱱ ᱯᱮ ᱢᱟ ᱛᱚᱵᱮ ᱛᱮᱦᱮᱧᱟᱜ ᱵᱷᱤᱰᱤᱭᱳ ᱫᱚ ᱱᱤᱱᱟᱹᱜ ᱜᱮ ᱥᱟᱱᱟᱢ ᱠᱚ ᱡᱚᱦᱟᱨ